ᱮᱡᱩᱠᱮᱥᱚᱱ ᱚᱯᱷ ᱥᱟᱱᱛᱟᱞᱤ ᱤᱭᱩᱴᱩᱵᱽ ᱪᱮᱱᱟᱞ ᱨᱮ ᱟᱯᱮ ᱠᱚ ᱥᱟᱹᱜᱩᱱ ᱫᱟᱨᱟᱢ ᱥᱟᱱᱟᱢ ᱠᱚ ᱡᱚᱦᱟᱨ ᱟᱨ ᱛᱮᱦᱮᱧᱟᱜ ᱵᱷᱤᱰᱤᱭᱳ ᱨᱮᱫᱚ ᱵᱚᱱ ᱧᱮᱞᱟ ᱫᱟᱜ ᱨᱮ ᱛᱟᱦᱮᱱ ᱠᱚ ᱟᱨ ᱪᱮᱬᱮ ᱪᱤᱯᱨᱩᱡ ᱠᱚᱣᱟᱜ ᱧᱩᱛᱩᱢ ᱵᱚᱱ ᱧᱮᱞᱟ ᱯᱩᱭᱞᱩ ᱥᱟᱱᱛᱟᱲ ᱛᱮ ᱚᱱᱟ ᱢᱮᱱᱮᱫ ᱩᱲᱤᱭᱟᱹ ᱛᱮ ᱵᱚᱱ ᱧᱮᱞᱟ ᱟᱨ ᱟᱵᱚᱨᱮᱱ ᱡᱮᱛᱠᱤ ᱥᱟᱵᱥᱠᱨᱟᱭᱵᱟᱨ ᱡᱟᱦᱟᱸᱭ ᱠᱚ ᱵᱟᱵᱚᱱ ᱥᱟᱵᱥᱠᱨᱟᱭᱤᱵ ᱠᱟᱜᱼᱟ ᱪᱮᱱᱮᱞ ᱵᱚᱱ ᱥᱟᱵᱥᱠᱨᱟᱭᱤᱵ ᱢᱟ ᱢᱟ ᱛᱚᱵᱮ ᱵᱷᱤᱰᱤᱭᱳ ᱵᱚᱱ ᱮᱛᱚᱦᱚᱵ ᱞᱮᱜᱮ ᱫᱟᱜ ᱨᱮᱠᱚ ᱛᱟᱦᱮᱱᱟ ᱡᱚᱲᱚ ᱡᱚᱨᱚ

ᱫᱟᱜ ᱦᱟᱹᱛᱤ ᱡᱚᱞᱚ ᱦᱚᱥᱛᱤ ᱛᱟᱭᱟᱱ ᱢᱟᱱᱮ ᱠᱩᱢᱵᱷᱤᱨᱚ ᱱᱩᱠᱩ ᱫᱚ ᱡᱚᱛᱚ ᱫᱟᱜ ᱨᱮ ᱛᱟᱦᱮᱱ ᱠᱚ ᱪᱮᱬᱮ ᱪᱤᱯᱨᱩᱡ ᱯᱟᱨᱣᱟ ᱯᱟᱨᱟ ᱢᱤᱨᱩ ᱫᱚ ᱥᱩᱣᱟ ᱢᱟᱨᱟᱜ ᱫᱚ ᱢᱚᱭᱩᱨᱚ ᱢᱟᱭᱱᱚ ᱢᱟᱭᱱᱚ ᱠᱤᱥᱱᱤ ᱦᱚᱸᱵᱚᱱ ᱢᱮᱛᱟ ᱠᱚᱣᱟ ᱛᱚ ᱵᱚᱬᱤ ᱪᱚᱲᱦᱮ ᱠᱟᱹᱦᱩ ᱠᱩᱣᱟ ᱠᱚᱭᱮᱞ ᱠᱩᱭᱞᱤ ᱜᱤᱫᱤ ᱥᱟᱜᱩᱬᱟ ᱠᱚᱠᱚᱨ ᱯᱮᱪᱟ ᱯᱟᱡᱷᱟᱲ

ᱥᱤᱢᱥᱟᱱᱰᱤ ᱠᱩᱠᱩᱰᱟᱜᱚᱧᱡᱟ